ᱦᱩᱰᱤᱧ ᱦᱩᱰᱤᱧ ᱠᱩᱲᱤ ᱜᱤᱫᱽᱨᱟᱹ ᱠᱟᱱ ᱨᱮᱦᱚᱸᱭ ᱠᱟᱡᱚᱞᱟᱜ ᱠᱩᱠᱢᱩ ᱛᱟᱭ ᱫᱚ ᱟᱹᱰᱤ ᱥᱮᱬᱟ ᱩᱥᱩᱞ ᱜᱮ ᱛᱟᱦᱮᱱ ᱚᱞᱚᱜ ᱟᱥᱲᱟ ᱠᱷᱚᱱ ᱨᱩᱣᱟᱹᱲ ᱡᱚᱦᱚᱜ ᱥᱟᱺᱜᱤᱧ ᱥᱮᱨᱢᱟ ᱨᱮ ᱨᱤᱢᱤᱞ ᱰᱷᱚᱭᱞᱟᱝ ᱵᱟᱲᱟᱜ ᱧᱮᱞ ᱞᱮᱠᱷᱟᱱᱮ ᱩᱭᱦᱟᱹᱨᱟᱭ ᱪᱮᱫ ᱟᱡ ᱦᱚᱸ ᱨᱤᱢᱤᱞ ᱞᱮᱠᱟ ᱥᱮᱨᱢᱟ ᱞᱟᱯᱷᱟᱝ ᱨᱮ ᱩᱰᱟᱹᱣ ᱥᱮᱴᱮᱨ ᱫᱟᱲᱮᱭᱟᱜᱼᱟᱭ ᱦᱚᱯᱚᱱ ᱮᱨᱟ ᱦᱟᱜ ᱦᱟᱵ ᱵᱷᱟᱵ ᱧᱮᱞᱛᱮ ᱢᱤᱫ ᱫᱤᱱ ᱫᱚ ᱟᱡ ᱟᱭᱳ ᱠᱟᱡᱚᱞ ᱠᱩᱞᱤᱭᱮᱭᱟᱭ ᱵᱤᱴᱤ ᱨᱤᱢᱤᱞ ᱧᱮᱞ ᱞᱮᱠᱷᱟᱱ ᱪᱮᱫᱟᱜ ᱟᱢᱟᱜ ᱢᱮᱫ ᱟᱦᱟᱨᱮ ᱨᱟᱹᱥᱠᱟᱹ ᱜᱮ ᱡᱷᱟᱞᱠᱟᱣ ᱜᱚᱫᱚᱜᱼᱟ ᱠᱟᱡᱚᱞ ᱢᱮᱱᱟᱭ ᱭᱳ ᱤᱧ ᱨᱤᱢᱤᱞ ᱥᱩᱨᱛᱮ ᱪᱟᱞᱟᱜ ᱥᱟᱱᱟᱧᱟ ᱟᱡ ᱟᱭᱳ ᱠᱟᱛᱷᱟ ᱛᱮᱞᱟ ᱨᱩᱣᱟᱹ ᱠᱟᱛᱮ ᱢᱮᱱᱟᱭ ᱪᱮᱠᱟᱛᱮ ᱵᱟᱢ ᱥᱮᱴᱮᱨ ᱫᱟᱲᱮᱭᱟᱜᱼᱟ ᱵᱤᱴᱤ ᱤᱪᱪᱷᱟᱭ ᱠᱷᱟᱱᱮᱢ ᱱᱤᱦᱟᱹᱛᱤ ᱥᱮᱴᱮᱨ ᱫᱟᱲᱮᱭᱟᱜᱼᱟᱢ ᱨᱤᱢᱤᱞ ᱪᱚᱴ ᱪᱚᱴᱛᱮ ᱯᱟᱨᱟ ᱩᱰᱟᱹᱱ ᱜᱟᱹᱰᱤ ᱪᱟᱞᱟᱜ ᱠᱟᱱᱟ ᱤᱠᱷᱟᱹᱱ ᱚᱱᱟ ᱞᱟᱹᱜᱤᱫ ᱛᱮᱫᱚ ᱟᱹᱰᱤ ᱵᱷᱟᱹᱜᱤ ᱯᱟᱲᱦᱟᱣ ᱛᱮ ᱦᱩᱭ ᱟᱢᱟ ᱠᱟᱹᱡ ᱜᱤᱫᱽᱨᱟᱹ ᱠᱟᱡᱚᱞᱟᱜ ᱢᱚᱱᱮ ᱨᱮ ᱪᱮᱫ ᱵᱷᱮᱭᱟᱱ ᱪᱚᱝ ᱵᱷᱮᱫᱟᱣᱟᱭ ᱡᱟᱦᱟᱸ ᱡᱟᱦᱟᱸ ᱛᱤᱱ ᱨᱮ ᱚᱞᱚᱜ ᱮ ᱫᱩᱲᱩᱵᱼᱟ ᱩᱱ ᱩᱱ ᱨᱮᱜᱮ ᱟᱡ ᱟᱭᱳᱣᱟᱜ ᱱᱚᱣᱟ ᱠᱟᱛᱷᱟ ᱞᱩᱛᱩᱨ ᱨᱮ ᱛᱟᱠᱮᱨ ᱟᱸᱡᱚᱢᱟᱭᱟ ᱮᱱᱠᱷᱚᱱ ᱛᱮ ᱦᱟᱱᱛᱮ ᱱᱟᱛᱮ ᱧᱤᱨ ᱫᱟᱹᱲ ᱵᱟᱲᱟᱭ ᱢᱚᱱᱮ ᱛᱟᱭ ᱯᱟᱲᱦᱟᱣ ᱨᱮ ᱞᱟᱜᱟᱜᱼᱟ ᱠᱟᱡᱚᱞ ᱛᱮᱠᱚ ᱚᱲᱟᱜ ᱫᱚ ᱵᱩᱨᱩ ᱯᱷᱮᱰᱟᱛ ᱨᱮ ᱢᱮᱱᱟᱜ ᱦᱚᱯᱚᱱ ᱦᱚᱯᱚᱱ ᱟᱹᱛᱩ ᱨᱮ ᱟᱡ ᱵᱟᱵᱟ ᱫᱚ ᱪᱟᱹᱥᱤ ᱠᱟᱱᱟᱭ ᱟᱭᱳ ᱵᱟᱵᱟ ᱨᱤᱱ ᱟᱡ ᱫᱚ ᱮᱠᱞᱟ ᱦᱚᱯᱚᱱ ᱮᱨᱟ ᱠᱟᱱᱟᱭ ᱟᱠᱚ ᱟᱹᱛᱩ ᱨᱤᱱ ᱦᱚᱲ ᱠᱚ ᱠᱩᱲᱤ ᱜᱤᱫᱽᱨᱟᱹ ᱚᱞ ᱯᱟᱲᱦᱟᱣ ᱚᱪᱚ ᱠᱚ ᱞᱟᱹᱜᱤᱫ ᱩᱱᱟᱹᱜ ᱪᱤᱨᱜᱟᱹᱞ ᱵᱟᱹᱱᱩᱜ ᱠᱚᱣᱟ ᱚᱱᱟᱛᱮ ᱴᱚᱞᱟ ᱥᱩᱨ ᱨᱮ ᱢᱮᱱᱟᱜ ᱟᱥᱲᱟ ᱨᱮᱠᱚ ᱯᱟᱲᱦᱟᱣ ᱯᱩᱨᱟᱹᱣ ᱞᱮᱱᱠᱷᱟᱱ ᱡᱷᱟᱹᱞ ᱥᱮᱫ ᱯᱟᱲᱦᱟᱣ ᱫᱚ ᱵᱟᱝ ᱠᱚ ᱵᱷᱮᱡᱟ ᱠᱚᱣᱟ ᱤᱠᱷᱟᱹᱱ ᱠᱟᱡᱚᱞ ᱟᱡ ᱵᱟᱵᱟ ᱫᱚ ᱠᱟᱡᱚᱞ ᱢᱮᱛᱟᱭᱟᱭ ᱵᱤᱴᱤ ᱟᱢ ᱢᱚᱱ ᱞᱟᱜᱟᱣ ᱠᱟᱛᱮ ᱯᱟᱲᱦᱟᱜ ᱢᱮ ᱤᱧ ᱜᱮᱥᱮ ᱨᱮᱸᱜᱮᱡ ᱡᱟᱞᱟ ᱵᱟᱹᱧ ᱯᱟᱲᱦᱟᱣ ᱫᱟᱲᱮᱭᱟᱫᱼᱟ ᱟᱢ ᱫᱚ ᱚᱞ ᱯᱟᱲᱦᱟᱜ ᱨᱮᱱᱟᱝ ᱢᱮᱫ ᱢᱟᱨᱥᱟᱞ ᱠᱷᱚᱱ ᱵᱟᱹᱧ ᱠᱷᱟᱴᱚ ᱢᱮᱭᱟ ᱠᱟᱡᱚᱞ ᱚᱞᱚᱜ ᱯᱟᱲᱦᱟᱣ ᱨᱮᱢᱟ ᱵᱷᱟᱹᱜᱤ ᱜᱮ ᱛᱟᱦᱮᱱᱮ ᱤᱠᱷᱟᱹᱱ ᱨᱮᱸᱜᱮᱡ ᱜᱮ ᱵᱟᱫᱷᱚᱠᱮ ᱥᱟᱡᱟᱜ ᱠᱟᱱ ᱛᱟᱦᱮᱱ ᱯᱚᱛᱚᱵ ᱯᱩᱛᱷᱤ ᱛᱟᱦᱮᱱ ᱠᱷᱟᱱ ᱠᱷᱟᱛᱟ ᱛᱟᱭ ᱪᱟᱵᱟ ᱠᱚᱜᱼᱟ ᱟᱨ ᱜᱮ ᱠᱷᱟᱛᱟ ᱛᱟᱦᱮᱱ ᱠᱷᱟᱱ ᱯᱮᱱ ᱨᱮ ᱠᱟᱹᱭ ᱥᱟᱭ ᱠᱚᱜᱼᱟ ᱚᱱᱟ ᱪᱮᱠᱟ ᱠᱟᱡᱚᱞ ᱯᱮᱱᱥᱤᱞ ᱛᱮ ᱚᱞ ᱠᱚᱜ ᱠᱷᱟᱛᱟ ᱪᱮᱛᱟᱱ ᱨᱮ ᱯᱮᱱ ᱛᱮ ᱯᱟᱹᱨᱤ ᱚᱞᱟᱭ ᱟᱨ ᱰᱤᱵᱨᱤ ᱵᱟᱹᱛᱤ ᱟᱨᱥᱟᱞ ᱨᱮ ᱯᱟᱲᱦᱟᱣ ᱟᱭ ᱟᱹᱛᱩ ᱠᱷᱚᱱ ᱡᱚᱠᱷᱚᱱ ᱵᱟᱨᱦᱮ ᱯᱟᱲᱦᱟᱣ ᱮ ᱥᱮᱱᱚᱜᱼᱟ ᱴᱚᱞᱟ ᱯᱟᱲᱟ ᱦᱚᱲ ᱠᱚ ᱯᱷᱟᱥᱟᱨ ᱯᱷᱩᱥᱩᱨᱚᱜᱼᱟ ᱵᱩᱜᱤ ᱛᱟᱨᱟ ᱢᱮᱱᱟ ᱠᱚ ᱡᱚᱢ ᱥᱩᱢᱩᱝ ᱪᱟᱥ ᱪᱮᱫ ᱛᱮ ᱦᱟᱸᱜ ᱵᱟᱝ ᱮ ᱚᱞ ᱯᱟᱲᱦᱟᱣ ᱚᱪᱚᱭᱮᱭᱟ ᱦᱚᱯᱚᱱ ᱮᱨᱟ ᱛᱟᱭ ᱡᱟᱦᱟᱸ ᱛᱤᱱᱟᱹᱜ ᱮ ᱚᱞ ᱯᱟᱲᱦᱟᱣ ᱨᱮᱦᱚᱸ ᱢᱤᱫ ᱫᱤᱱ ᱵᱟᱝ ᱢᱤᱫ ᱫᱤᱱ ᱢᱟ ᱮᱴᱟᱜ ᱚᱲᱟᱜ ᱪᱟᱞᱟᱜ ᱦᱩᱭᱟᱭ ᱜᱮᱭᱟ ᱪᱩᱞᱦᱟᱹ ᱨᱮ ᱪᱚᱸᱫᱟ ᱵᱟᱥᱟᱝ ᱢᱟᱲᱟᱝ ᱢᱟᱲᱟᱝ ᱫᱚ ᱵᱟᱹᱦᱩ ᱠᱩᱲᱤ ᱠᱚᱠᱚ ᱞᱟᱸᱫᱟ ᱵᱟᱲᱟ ᱦᱟᱭ ᱛᱟᱦᱮᱸᱫ ᱛᱟᱭᱚᱢ ᱛᱟᱭᱚᱢ ᱛᱮᱫᱚ ᱡᱚᱴᱟᱣ ᱠᱩᱲᱤ ᱠᱚᱦᱚᱸ ᱠᱚ ᱞᱟᱸᱫᱟ ᱢᱟᱜᱟᱞ ᱟᱸᱡᱚᱢ ᱥᱟᱰᱮᱭᱟᱭᱟ ᱚᱞᱚᱜ ᱠᱩᱲᱤ ᱚᱞᱚᱜ ᱠᱩᱲᱤ ᱧᱩᱛᱩᱢ ᱛᱮ ᱪᱮᱫᱟᱜ ᱥᱮ ᱩᱱᱠᱩ ᱱᱤᱛᱚᱜ ᱫᱚ ᱟᱠᱚ ᱚᱲᱟᱜ ᱨᱮᱱᱟᱝ ᱟᱨ ᱵᱟᱹᱫᱽ ᱠᱷᱮᱛ ᱨᱮᱱᱟᱝ ᱠᱟᱹᱢᱤ ᱠᱟᱛᱮ ᱟᱭᱳ ᱵᱟᱵᱟ ᱠᱚ ᱩᱥᱟᱹᱥ ᱪᱟᱵᱟ ᱟᱠᱟᱫ ᱠᱚᱣᱟ ᱱᱚᱛᱮ ᱫᱚ ᱥᱚᱨᱠᱟᱨ ᱠᱩᱲᱤ ᱜᱤᱫᱽᱨᱟᱹ ᱯᱟᱲᱦᱟᱜ ᱵᱟᱠᱷᱨᱟ ᱩᱱᱟᱹᱜ ᱩᱱᱟᱹᱜ ᱯᱚᱨᱛᱚᱱᱮ ᱚᱰᱚᱠᱮᱜᱼᱟ ᱚᱞᱚᱜ ᱟᱥᱲᱟᱭ ᱡᱷᱤᱡ ᱵᱮᱨᱮᱫᱮᱜᱼᱟ ᱛᱤᱨᱞᱟᱹ ᱠᱚᱠᱚ ᱞᱟᱦᱟ ᱢᱟᱲᱟᱝ ᱪᱟᱞᱟᱜ ᱢᱟ ᱢᱮᱱᱛᱮ ᱚᱱᱟ ᱵᱟᱰᱟᱭ ᱵᱩᱡᱷᱟᱹᱣ ᱞᱟᱹᱜᱤᱫ ᱱᱩᱠᱩ ᱟᱭᱳᱼᱵᱟᱵᱟᱣᱟᱜ ᱫᱚ ᱱᱤᱜᱷᱟᱹ ᱱᱚᱡᱚᱨ ᱜᱮ ᱵᱟᱹᱱᱩᱜ ᱟᱱᱟᱝ ᱠᱟᱡᱚᱞ ᱟᱹᱰᱤ ᱵᱷᱟᱹᱜᱤ ᱚᱨᱡᱚᱛᱮ ᱢᱟᱴᱨᱤᱠ ᱯᱟᱥ ᱠᱮᱜᱼᱟᱭ ᱢᱮᱱᱛᱮ ᱟᱠᱚ ᱟᱥᱲᱟ ᱠᱷᱚᱱ ᱥᱟᱨᱦᱟᱣᱱᱟ ᱠᱚ ᱪᱟᱞ ᱟᱫᱮᱭᱟ ᱮᱱᱠᱷᱟᱱ ᱟᱡᱟᱜ ᱢᱚᱱᱮᱨᱮ ᱟᱨᱦᱚᱸ ᱢᱟᱲᱟᱝ ᱥᱮᱫ ᱯᱟᱲᱦᱟᱜ ᱞᱟᱹᱜᱤᱫ ᱤᱪᱪᱷᱟ ᱦᱮᱡ ᱟᱭᱟ ᱠᱟᱡᱚᱞ ᱵᱤᱨᱫᱟᱹᱜᱟᱲ ᱨᱮ ᱯᱟᱲᱦᱟᱜ ᱵᱟᱠᱷᱨᱟ ᱟᱡ ᱵᱟᱵᱟ ᱨᱤᱱ ᱫᱷᱟᱨᱟᱭ ᱩᱱ ᱨᱮᱦᱚᱸ ᱴᱚᱞᱟ ᱯᱟᱲᱟ ᱦᱚᱲ ᱠᱚ ᱢᱮᱱ ᱠᱮᱜᱼᱟ ᱢᱤᱫ ᱦᱚᱯᱚᱱ ᱮᱨᱟ ᱡᱟᱶᱟᱭ ᱠᱷᱟᱱ ᱦᱩᱱᱟᱹᱝ ᱜᱚᱱᱚᱝ ᱟᱭᱟᱭ ᱟᱡ ᱫᱚ ᱯᱟᱲᱦᱟᱣ ᱠᱟᱱᱟᱭ ᱦᱟᱱᱮ ᱨᱤᱱ ᱫᱷᱟᱨ ᱠᱚᱨᱚᱡ ᱠᱟᱛᱮ ᱤᱠᱷᱟᱹᱱ ᱠᱟᱡᱚᱞ ᱟᱡ ᱵᱟᱵᱟ ᱚᱠᱚᱭᱟᱜ ᱠᱟᱛᱷᱟ ᱦᱚᱸ ᱵᱟᱭ ᱞᱩᱛᱩᱨᱟᱜᱼᱟ ᱟᱡ ᱫᱚ ᱚᱠᱟ ᱞᱮᱠᱟᱨᱮ ᱯᱩᱭᱥᱟᱹᱭ ᱟᱨᱡᱟᱣᱟ ᱚᱱᱟ ᱜᱮ ᱪᱤᱱᱛᱟᱹ ᱵᱟᱲᱟᱭᱟᱭ ᱚᱱᱟᱛᱮ ᱥᱤᱢ ᱢᱮᱨᱚᱢ ᱠᱚᱭ ᱟᱹᱥᱩᱞ ᱠᱚᱣᱟ ᱵᱟᱲᱜᱮ ᱨᱮ ᱩᱛᱩ ᱟᱲᱟᱜ ᱠᱚᱭ ᱪᱟᱥᱟ ᱟᱨ ᱚᱱᱠᱟᱛᱮ ᱵᱟᱨ ᱯᱩᱭᱥᱟᱹ ᱛᱤᱨᱮ ᱦᱮᱡ ᱮᱱ ᱠᱷᱟᱱ ᱠᱟᱡᱚᱞ ᱯᱟᱲᱦᱟᱣ ᱚᱪᱚᱭ ᱨᱮ ᱥᱩᱵᱤᱫᱷᱟ ᱮᱱᱟᱭ ᱯᱟᱨᱟ ᱯᱩᱱᱟᱹᱭ ᱪᱷᱩᱴᱤ ᱞᱮᱱᱠᱷᱟᱱ ᱠᱟᱡᱚᱞ ᱚᱲᱟᱜ ᱛᱮ ᱦᱤᱡᱩᱜ ᱟᱭ ᱩᱱ ᱡᱚᱦᱚᱜ ᱡᱚᱴᱟᱣ ᱠᱩᱲᱤ ᱠᱚ ᱯᱟᱛᱟ ᱪᱷᱟᱛᱟ ᱪᱟᱞᱟᱜ ᱞᱟᱹᱜᱤᱫ ᱠᱚ ᱰᱚᱰᱮᱭᱮᱭᱟ ᱠᱟᱡᱚᱞ ᱢᱟᱱᱟ ᱠᱚ ᱠᱷᱟᱱᱮ ᱢᱮᱛᱟᱭᱟᱠᱚ ᱚᱞ ᱯᱟᱲᱦᱟᱣ ᱮᱱᱟ ᱢᱮᱱᱛᱮ ᱪᱮᱫ ᱟᱞᱮ ᱥᱟᱞᱟᱜ ᱫᱚ ᱵᱟᱝ ᱡᱚᱴᱟᱜᱼᱟ ᱟᱹᱛᱩ ᱵᱟᱹᱦᱩ ᱠᱩᱲᱤ ᱵᱩᱰᱤ ᱮᱨᱟ ᱠᱚᱦᱚᱸ ᱫᱟᱱᱟᱝ ᱥᱮᱫ ᱨᱮᱠᱚ ᱚᱠᱛᱟᱭᱟ ᱚᱠᱟ ᱞᱮᱠᱟᱭ ᱚᱞ ᱯᱟᱲᱦᱟᱣ ᱮᱱᱟ ᱫᱚ ᱢᱚᱱᱮᱨᱮ ᱨᱟᱹᱥᱠᱟᱹ ᱨᱚᱢᱚᱡᱽ ᱠᱚᱦᱚᱸ ᱛᱟᱭ ᱨᱚᱪᱚᱜ ᱪᱟᱵᱟᱭᱮᱱᱟ ᱤᱠᱷᱟᱹᱱ ᱥᱟᱹᱨᱤ ᱠᱟᱛᱷᱟ ᱫᱚ ᱦᱩᱭᱩᱜ ᱠᱟᱱᱟ ᱠᱟᱡᱚᱞ ᱯᱟᱛᱟ ᱪᱷᱟᱛᱟ ᱫᱟᱬᱟᱱ ᱪᱤᱠᱟᱹᱛᱮ ᱪᱟᱞᱟᱜᱼᱟᱭ ᱟᱡᱟᱜ ᱢᱟ ᱢᱚᱱᱮ ᱛᱟᱭ ᱚᱞᱚᱜ ᱯᱟᱲᱦᱟᱣ ᱨᱮ ᱪᱮᱫ ᱞᱮᱠᱟᱨᱮ ᱵᱤᱱᱤᱰ ᱨᱮ ᱵᱮᱥ ᱮ ᱠᱚᱨᱟᱣᱟ ᱚᱠᱟ ᱞᱮᱠᱟ ᱨᱮ ᱮᱱᱮᱡ ᱥᱮᱨᱮᱧᱟᱭ ᱟᱠᱷᱲᱟ ᱨᱮ ᱟᱡᱟᱜ ᱢᱚᱱᱮ ᱢᱟ ᱢᱩᱠᱨᱩᱲ ᱟᱠᱟᱱ ᱠᱩᱠᱢᱩ ᱯᱩᱨᱟᱹᱣ ᱚᱪᱚᱭ ᱨᱮ ᱠᱟᱡᱚᱞ ᱯᱳᱥᱴ ᱜᱨᱮᱡᱩᱭᱮᱥᱚᱱ ᱛᱟᱭᱚᱢ ᱠᱚᱢᱯᱤᱴᱤᱥᱚᱱ ᱵᱤᱱᱤᱰ ᱠᱚᱭ ᱮᱢᱟ ᱟᱹᱰᱤ ᱜᱟᱱ ᱵᱤᱱᱤᱰ ᱠᱚᱭ ᱮᱢᱟ ᱚᱠᱟ ᱨᱮᱦᱚᱸ ᱵᱟᱭ ᱜᱟᱱᱚᱜ ᱛᱟᱭᱟ ᱟᱡᱟᱜ ᱚᱞ ᱯᱟᱲᱦᱟᱣ ᱤᱫᱤ ᱠᱟᱛᱮ ᱡᱟᱦᱟᱸᱭ ᱠᱚ ᱠᱩᱥᱤ ᱵᱟᱝ ᱠᱚ ᱵᱩᱡᱷᱟᱹᱣ ᱛᱟᱦᱮᱱ ᱩᱱᱠᱩ ᱫᱚ ᱟᱹᱰᱤ ᱨᱟᱹᱥᱠᱟᱹ ᱠᱚ ᱵᱩᱡᱷᱟᱹᱣᱟ ᱟᱹᱰᱤ ᱠᱩᱥᱤ ᱠᱩᱥᱤ ᱠᱚ ᱜᱟᱯᱟᱞ ᱢᱟᱨᱟᱜᱼᱟ ᱟᱨ ᱛᱤᱱᱟᱹᱜ ᱫᱤᱱ ᱱᱩᱭ ᱠᱩᱲᱤ ᱫᱚᱭ ᱚᱞᱚᱜᱼᱟ ᱢᱮᱱ ᱠᱟᱛᱮ ᱱᱚᱣᱟ ᱜᱟᱯᱟᱞᱢᱟᱨᱟᱣ ᱛᱟᱠᱚ ᱵᱷᱟᱹᱨᱰᱩ ᱞᱮᱠᱟ ᱜᱩᱨᱞᱟᱹᱣ ᱠᱟᱛᱮ ᱯᱟᱞᱦᱟ ᱡᱚᱵᱽᱨᱟ ᱦᱟᱸᱰᱮ ᱱᱟᱰᱮ ᱧᱩᱨ ᱪᱷᱤᱛᱤᱭᱟᱹᱣᱮᱱ ᱞᱮᱠᱟ ᱠᱟᱡᱚᱞ ᱟᱭᱳ ᱵᱟᱵᱟᱦᱟᱜ ᱞᱩᱛᱩᱨ ᱨᱮᱦᱚᱸ ᱚᱴᱟᱝ ᱵᱟᱡᱟᱣᱼᱟ ᱩᱱᱨᱮ ᱟᱡ ᱵᱟᱵᱟ ᱠᱟᱡᱚᱞ ᱢᱮᱛᱟᱭᱟᱭ ᱵᱤᱴᱤ ᱠᱩᱠᱢᱩ ᱧᱮᱧᱮᱞ ᱦᱚᱲ ᱫᱚ ᱛᱤᱥ ᱦᱚᱸ ᱵᱟᱭ ᱨᱮᱸᱜᱮᱡᱼᱟ ᱡᱟᱦᱟᱸᱭ ᱦᱟᱨᱮ ᱢᱟᱱᱟᱣᱟ ᱩᱱᱤ ᱜᱮ ᱥᱟᱹᱨᱤ ᱛᱮᱫᱚᱭ ᱨᱮᱸᱜᱮᱡᱼᱟ ᱚᱱᱟᱛᱮ ᱟᱢ ᱫᱚ ᱦᱚᱲ ᱠᱚ ᱨᱚᱲ ᱦᱟᱹᱥᱩ ᱞᱟᱸᱫᱟ ᱢᱟᱜᱟᱞ ᱢᱮ ᱨᱮᱦᱚᱸ ᱢᱚᱱᱮ ᱢᱩᱠᱨᱩᱞ ᱠᱟᱛᱮᱢ ᱞᱟᱦᱟᱜ ᱠᱷᱟᱱ ᱡᱳᱥ ᱴᱷᱮᱱ ᱢᱤᱫ ᱫᱤᱱᱮᱢ ᱥᱮᱴᱮᱨᱚᱜ ᱜᱮᱭᱟ ᱠᱟᱡᱚᱞ ᱟᱨᱦᱚᱸ ᱰᱮᱦᱮᱨ ᱢᱮᱦᱱᱚᱛ ᱠᱟᱛᱮ ᱯᱟᱲᱦᱟᱣᱟᱭ ᱟᱨ ᱵᱤᱱᱤᱰ ᱮᱢᱟᱭ ᱚᱨᱡᱚ ᱚᱰᱚᱠ ᱛᱟᱭᱚᱢ ᱵᱟᱲᱟᱭᱚᱜᱼᱟ ᱠᱟᱡᱚᱞ ᱢᱟᱹᱭᱟᱜ ᱱᱤᱭᱟᱹ ᱫᱷᱟᱣ ᱫᱚ ᱜᱟᱱ ᱟᱠᱟᱱ ᱛᱟᱭᱟ ᱢᱤᱫ ᱢᱟᱨᱟᱝ ᱢᱟᱪᱮᱛᱟᱹᱱᱤ ᱞᱮᱠᱟᱛᱮ ᱱᱚᱣᱟ ᱠᱷᱚᱵᱚᱨ ᱵᱟᱰᱟᱭ ᱠᱟᱛᱮ ᱢᱟᱹᱡᱷᱤ ᱵᱟᱵᱟ ᱟᱹᱛᱩ ᱨᱤᱱ ᱯᱩᱭᱞᱩ ᱛᱤᱨᱞᱟᱹ ᱥᱮᱬᱟ ᱯᱟᱹᱴᱷᱩᱣᱟᱹ ᱦᱤᱥᱟᱹᱵ ᱛᱮ ᱠᱟᱡᱚᱞ ᱞᱟᱹᱜᱤᱫ ᱢᱤᱫ ᱥᱟᱨᱦᱟᱣ ᱱᱟᱪᱟᱞ ᱟᱠᱷᱲᱟᱭ ᱥᱟᱯᱲᱟᱣᱟ ᱚᱱᱟ ᱨᱮ ᱛᱩᱢᱫᱟᱜ ᱴᱟᱢᱟᱠ ᱨᱩ ᱵᱟᱡᱽᱱᱟ ᱥᱮᱨᱮᱧ ᱫᱩᱨᱟᱹᱝ ᱠᱟᱛᱮ ᱟᱹᱛᱩ ᱦᱚᱲ ᱠᱟᱡᱚᱞ ᱢᱟᱹᱭ ᱠᱚ ᱥᱟᱨᱦᱟᱣ ᱮᱭᱟ ᱡᱟᱦᱟᱸᱭ ᱠᱚ ᱵᱩᱜᱤ ᱛᱟᱨᱟ ᱠᱚ ᱨᱚᱲ ᱦᱟᱹᱥᱩ ᱞᱟᱸᱫᱟ ᱢᱟᱜᱟᱞᱟᱭ ᱛᱟᱦᱮᱸᱱ ᱩᱱᱠᱩ ᱦᱚᱸ ᱱᱤᱛᱚᱝ ᱫᱚ ᱮ ᱢᱟᱹᱭ ᱮ ᱢᱟᱹᱭ ᱮ ᱵᱤᱴᱤ ᱮ ᱵᱩᱰᱤ ᱢᱮᱱ ᱠᱟᱛᱮ ᱠᱚ ᱫᱩᱞᱟᱹᱲ ᱛᱷᱩᱢᱟᱭᱟ ᱢᱮᱱ ᱟᱠᱚ ᱢᱤᱫ ᱛᱤᱨᱞᱟᱹᱭ ᱥᱤᱠᱷᱤᱛ ᱞᱮᱱᱠᱷᱟᱱ ᱢᱤᱫᱴᱟᱝ ᱜᱷᱟᱨᱚᱸᱡᱽ ᱥᱤᱠᱷᱱᱟᱹᱛᱚᱜᱼᱟ ᱤᱠᱷᱟᱹᱱ ᱜᱷᱟᱨᱚᱸᱡᱽ ᱥᱤᱠᱷᱱᱟᱹᱛᱚᱜ ᱥᱟᱶ ᱥᱟᱶᱛᱮ ᱥᱟᱶᱛᱟ ᱦᱚᱸ ᱢᱤᱫ ᱞᱟᱯᱷᱟᱝ ᱞᱟᱦᱟᱜᱼᱟ ᱟᱨ ᱥᱮᱪᱮᱫ ᱥᱤᱠᱷᱱᱟᱹᱛ ᱜᱮ ᱨᱮᱸᱜᱮᱡ ᱫᱚᱭ ᱥᱟᱦᱟ ᱥᱟᱺᱜᱤᱧᱟ ᱚᱱᱟᱛᱮ ᱡᱚᱛᱚ ᱠᱩᱲᱤ ᱜᱤᱫᱽᱨᱟᱹ ᱚᱞ ᱯᱟᱲᱦᱟᱣ ᱚᱪᱚ ᱠᱚᱫᱚ ᱟᱵᱚ ᱥᱟᱱᱟᱢ ᱠᱚᱣᱟᱜ ᱜᱮ ᱟᱺᱜᱤᱵᱷᱟᱨ ᱠᱟᱱᱟ ᱱᱚᱣᱟ ᱵᱷᱤᱰᱤᱭᱳ ᱧᱮᱞ ᱥᱟᱸᱜᱮ ᱟᱠᱟᱫ ᱠᱷᱟᱹᱛᱤᱨ ᱡᱚᱛᱚ ᱠᱚᱜᱮ ᱟᱭᱢᱟ ᱟᱭᱢᱟ ᱥᱟᱨᱦᱟᱣ